ᱢᱟᱹᱱᱩ ᱜᱤᱫᱽᱨᱟᱹ ᱫᱚ ᱟᱹᱰᱤ ᱞᱟᱢᱚᱴ ᱡᱟᱦᱟᱱ ᱠᱟᱹᱢᱤ ᱜᱮ ᱵᱟᱭ ᱠᱟᱹᱢᱤ ᱦᱚᱨᱟ ᱩᱱᱤ ᱫᱚ ᱥᱮᱛᱟᱜ ᱦᱚᱸ ᱵᱟᱭ ᱵᱮᱨᱮᱫ ᱦᱚᱫᱚᱜᱼᱟ ᱵᱮᱲᱟ ᱨᱟᱠᱟᱵ ᱫᱷᱟᱹᱨᱤᱡ ᱪᱮ ᱡᱟᱹᱯᱤᱫ ᱠᱟᱫ ᱜᱮᱭᱟ ᱫᱤᱱ ᱜᱮ ᱩᱱᱤ ᱫᱚᱠᱚ ᱦᱚᱦᱚ ᱵᱮᱨᱮᱫ ᱮᱭᱟ ᱵᱮᱨᱮᱫ ᱠᱟᱛᱮ ᱦᱚᱸ ᱩᱱᱤ ᱫᱚ ᱵᱟᱭ ᱫᱟᱹᱛᱟᱹᱱᱤᱜᱼᱟ᱾ ᱟᱡ ᱟᱭᱳ ᱫᱚᱭ ᱮᱜᱮᱨᱮ ᱜᱮᱭᱟ᱾ ᱮᱱᱦᱚᱸ ᱢᱟᱹᱱᱩ ᱫᱚ ᱵᱟᱭ ᱩᱪᱤᱛᱚᱜᱼᱟ᱾ ᱢᱟᱹᱱᱩ ᱠᱷᱚᱱ ᱦᱩᱰᱤᱧᱤᱡ ᱫᱚ ᱠᱩᱲᱤ ᱜᱤᱫᱽᱨᱟᱹ ᱠᱟᱱᱟᱭ᱾ ᱥᱩᱱᱤ ᱧᱩᱛᱩᱢ ᱟᱭᱟ ᱩᱱᱤ ᱫᱚ ᱟᱹᱰᱤ ᱪᱩᱦᱩᱞᱟ ᱫᱤᱱ ᱦᱤᱞᱳᱜ ᱥᱮᱛᱟᱜ ᱯᱟᱭᱟᱨ ᱨᱮ ᱵᱮᱨᱮᱫ ᱠᱟᱛᱮ ᱪᱷᱟᱴᱠᱟ ᱠᱚᱭ ᱡᱚᱜᱟ ᱟᱫᱚ ᱫᱟᱹᱛᱟᱹᱱ ᱯᱷᱟᱨᱪᱟ ᱵᱟᱲᱟ ᱠᱟᱛᱮ ᱫᱟᱠᱟᱭ ᱡᱚᱢᱟ ᱢᱤᱫ ᱫᱤᱱ ᱥᱩᱱᱤ ᱫᱚ ᱫᱟᱹᱛᱟᱹᱱ ᱯᱷᱟᱨᱪᱟ ᱵᱟᱲᱟ ᱠᱟᱛᱮ ᱦᱮᱡ ᱮᱱᱟ᱾ ᱢᱟᱹᱱᱩ ᱫᱚᱭ ᱜᱤᱛᱤᱡ ᱟᱠᱟᱱ ᱜᱮᱭᱟ᱾ ᱢᱟᱹᱱᱩ ᱵᱮᱨᱮᱫ ᱮ ᱞᱟᱹᱜᱤᱫ ᱥᱩᱱᱤ ᱩᱱᱤ ᱴᱷᱮᱱ ᱥᱮᱱ ᱥᱩᱨ ᱮᱱᱟ᱾ ᱟᱫᱚᱭ ᱧᱮᱞ ᱟᱱᱟ ᱢᱟᱹᱱᱩ ᱪᱟᱦᱟᱵ ᱠᱟᱛᱮᱭ ᱡᱟᱹᱯᱤᱫ ᱟᱠᱟᱫᱟ ᱟᱨ ᱟᱡᱟᱜ ᱢᱚᱪᱟ ᱠᱚᱨᱮ ᱨᱚᱠᱚᱜ ᱟᱜ ᱯᱮᱨᱮᱡ ᱟᱠᱟᱱᱟ᱾ ᱥᱩᱢᱤ ᱢᱟᱱᱩ ᱛᱮᱡ ᱮ ᱦᱚᱦᱚ ᱵᱟᱲᱟ ᱟᱫᱮᱭᱟ ᱢᱟᱱᱩ ᱵᱟᱭ ᱵᱮᱨᱮᱫ ᱞᱮᱱᱟ ᱥᱩᱢᱤ ᱟᱫᱚ ᱟᱡ ᱵᱟᱵᱟᱭ ᱞᱟᱹᱭ ᱟᱫᱮᱭᱟ ᱟᱡ ᱵᱟᱵᱟ ᱦᱚᱸ ᱢᱟᱱᱩ ᱴᱷᱮᱱ ᱜᱮ ᱦᱮᱡ ᱮᱱᱟᱭ ᱟᱨ ᱮ ᱧᱮᱞᱟᱱᱟ ᱟᱹᱰᱤ ᱵᱟᱝ ᱴᱷᱤᱠ ᱜᱮ ᱢᱟᱱᱩᱣᱟᱜ ᱢᱚᱪᱟᱨᱮ ᱨᱚᱠᱚᱜ ᱟᱜ ᱯᱮᱨᱮᱡ ᱟᱠᱟᱱᱟ ᱟᱫᱚ ᱢᱟᱱᱩ ᱚᱨ ᱵᱮᱨᱮᱫ ᱜᱚᱫ ᱠᱮᱫᱮᱭᱟᱭ ᱟᱨ ᱮ ᱪᱮᱴᱟᱜ ᱵᱟᱲᱟ ᱠᱟᱛᱮᱭ ᱢᱮᱛᱟᱫᱮᱭᱟ, ᱟᱢ ᱜᱤᱫᱽᱨᱟᱹ ᱩᱪᱤᱛᱚᱜ ᱢᱮ, ᱱᱚᱝᱠᱟ ᱫᱚ ᱟᱞᱚᱢ ᱡᱟᱹᱯᱤᱫᱟ ᱟᱨ ᱫᱤᱱ ᱦᱤᱞᱚᱜ ᱥᱮᱛᱟᱜ ᱨᱮ ᱵᱮᱨᱮᱫ ᱢᱮ᱾ ᱵᱮᱨᱮᱫ ᱛᱚᱨᱟ ᱫᱟᱹᱛᱟᱹᱱᱚᱜ ᱢᱮ᱾ ᱟᱢ ᱵᱟᱢ ᱫᱟᱹᱛᱟᱹᱱᱚᱜ ᱠᱟᱱᱟ, ᱢᱚᱪᱟ ᱠᱚ ᱥᱚ ᱠᱟᱱ ᱛᱟᱢᱟ᱾ ᱚᱱᱟᱛᱮ ᱨᱚ ᱠᱚ ᱟᱵ ᱟᱢ ᱠᱟᱱᱟ ᱨᱚ ᱫᱚ ᱵᱩᱜᱤ ᱠᱚᱫᱚ ᱠᱚ ᱵᱟᱝ ᱠᱟᱱᱟ ᱩᱱᱠᱩ ᱫᱚ ᱤᱡ ᱠᱚᱨᱮ ᱚᱸᱡᱽᱨᱟ ᱠᱚᱨᱮ ᱨᱩᱣᱟᱹᱜ ᱦᱚᱲ ᱠᱚᱨᱮ ᱠᱚ ᱟᱵᱚᱜᱼᱟ ᱚᱱᱟ ᱠᱚᱨᱮ ᱠᱷᱚᱱ ᱟᱡᱟᱨ ᱨᱮᱭᱟᱜ ᱤᱛᱟᱹ ᱠᱚ ᱟᱹᱜᱩᱭᱟ ᱟᱨ ᱵᱩᱜᱤ ᱦᱚᱲ ᱴᱷᱮᱱ ᱟᱵ ᱠᱟᱛᱮ ᱚᱱᱟ ᱠᱚ ᱩᱪᱟᱹᱲᱟ ᱟᱫᱚ ᱩᱪᱤᱛᱚᱜ ᱢᱮ ᱫᱤᱱ ᱦᱤᱞᱳᱜ ᱥᱮᱛᱟᱜ ᱨᱮ ᱵᱮᱨᱮᱫ ᱢᱮ ᱵᱮᱨᱮᱫ ᱛᱚᱨᱟ ᱫᱟᱹᱛᱟᱹᱱᱚᱜ ᱢᱮ ᱟᱨ ᱵᱷᱟᱹᱜᱤ ᱞᱮᱠᱟ ᱩᱢ ᱯᱷᱟᱨᱪᱟᱜ ᱢᱮ ᱵᱟᱝᱠᱷᱟᱱ ᱫᱷᱚᱨᱟᱣ ᱜᱮ ᱟᱡᱟᱨᱮᱢ ᱟᱨᱡᱟᱣ ᱡᱚᱝᱟ ᱢᱟᱹᱱᱩ ᱦᱚᱸ ᱟᱫᱚ ᱥᱩᱢᱤ ᱞᱮᱠᱟ ᱜᱮ ᱫᱤᱱ ᱦᱤᱞᱳᱜ ᱥᱮᱛᱟᱜ ᱨᱮ ᱵᱮᱨᱮᱫ ᱮᱱᱟᱭ ᱟᱨ ᱮ ᱫᱟᱹᱛᱩᱱ ᱯᱷᱟᱨᱪᱟᱣ ᱮᱱᱟ᱾ ᱟᱹᱰᱤ ᱵᱷᱟᱹᱜᱤ ᱮ ᱟᱹᱴᱠᱟᱹᱨ ᱠᱮᱫᱟ᱾